ᱦᱮᱞᱳ ᱡᱚᱦᱟᱨ ᱜᱮ ᱤᱧ ᱥᱩᱢᱤ ᱥᱚᱨᱮᱱ ᱥᱟᱱᱟᱢ ᱠᱚ ᱥᱟᱹᱜᱩᱱ ᱫᱟᱨᱟᱢ ᱱᱟ ᱛᱮᱦᱮᱧ ᱢᱤᱫ ᱦᱟᱹᱴᱭᱟᱹ ᱨᱮᱧ ᱦᱮᱡ ᱟᱠᱟᱱᱟ ᱟᱨ ᱤᱧ ᱦᱚᱪᱚ ᱵᱚᱱᱟ ᱧᱮᱞ ᱫᱟᱲᱮ ᱟᱠᱚ ᱵᱚᱱ ᱥᱮᱛᱟᱜ ᱵᱮᱞᱟ ᱚᱠᱛᱮ ᱠᱟᱱᱟ ᱢᱟᱨᱥᱟᱞ ᱠᱟᱱᱟ ᱟᱨ ᱟᱵᱚ ᱴᱚᱴᱷᱟ ᱨᱮ ᱡᱟᱹᱥᱛᱤ ᱠᱟᱭ ᱜᱚᱜᱚ ᱡᱚᱱᱟ ᱠᱚᱫᱚ

ᱠᱷᱟᱹᱞᱤ ᱟᱭᱳ ᱦᱚᱲ ᱜᱮ ᱵᱤᱥᱮᱥ ᱯᱮ ᱧᱮᱞ ᱫᱟᱲᱮ ᱠᱚᱣᱟ ᱚᱱᱟᱛᱮ ᱟᱵᱚ ᱥᱚᱢᱟᱡᱽ ᱟᱨᱚ ᱯᱷᱮᱨᱟᱣ ᱨᱮᱭᱟᱜ ᱡᱤᱢᱮᱫᱟᱨᱤ ᱫᱚ ᱟᱵᱚᱣᱟᱜ ᱛᱤ ᱨᱮᱜᱮ ᱢᱮᱱᱟᱜᱼᱟ ᱟᱵᱚᱨᱮᱱ ᱜᱚᱜᱚ ᱡᱚᱱᱟ ᱠᱚ ᱴᱩᱠᱩᱡ ᱦᱚᱨᱦᱚ ᱵᱚᱱ ᱵᱟᱹᱜᱤ ᱦᱚᱪᱚ ᱠᱚᱢᱟ ᱟᱨ ᱱᱩᱠᱩ ᱱᱩᱠᱩ ᱱᱩᱠᱩ ᱟᱭᱳ ᱦᱚᱲ ᱴᱷᱮᱱ ᱵᱚᱱ ᱪᱮᱫ ᱢᱟ ᱱᱚᱣᱟ ᱫᱤᱥᱚᱢ ᱨᱮᱱ ᱦᱚᱲ ᱴᱷᱮᱱ ᱥᱟᱶᱛ ᱮᱨᱤᱭᱟ ᱠᱷᱚᱱ ᱵᱚᱱ ᱪᱮᱫ ᱢᱟ ᱪᱮᱫ ᱞᱮᱠᱟ ᱜᱚᱜᱚ ᱡᱚᱱᱟ ᱠᱚ ᱦᱟᱺᱰᱤ ᱴᱩᱠᱩᱡ ᱦᱟᱺᱰᱤ ᱟᱹᱠᱷᱨᱤᱧ ᱵᱟᱝ ᱠᱟᱛᱮ ᱡᱚᱛᱚ ᱵᱤᱡᱽᱱᱮᱥ ᱵᱮᱵᱽᱥᱟ ᱨᱮ ᱢᱮᱱᱟᱜ ᱠᱚᱣᱟ ᱱᱩᱠᱩ ᱵᱚᱱ ᱧᱮᱞ ᱫᱟᱲᱮ ᱠᱚ ᱠᱟᱱᱟ ᱟᱨ ᱵᱟᱡᱟᱨ ᱟᱹᱰᱤ ᱢᱟᱨᱟᱝ ᱵᱟᱡᱟᱨ ᱠᱟᱱᱟ ᱢᱟᱨᱠᱮᱴ ᱟᱹᱰᱤ ᱞᱟᱹᱴᱩ ᱜᱮᱭᱟ ᱱᱤᱭᱟᱹ ᱠᱚᱨᱮ ᱯᱮ ᱧᱮᱞ ᱫᱟᱲᱮᱭᱟᱜ ᱠᱟᱱᱟ ᱤᱱᱟᱹ ᱛᱮᱜᱮ ᱯᱮ ᱵᱩᱡᱷᱟᱹᱣ ᱫᱟᱲᱮᱭᱟᱜ ᱠᱟᱱᱟ

ᱡᱮᱢᱚᱱ ᱡᱩᱫᱤ ᱟᱯᱮ ᱵᱟᱵᱟ ᱦᱚᱲ ᱠᱟᱱᱟ ᱯᱮ ᱞᱟᱡᱟᱣ ᱥᱚᱨᱚᱢ ᱢᱮᱱᱟᱜ ᱛᱟᱯᱮᱭᱟ ᱟᱯᱮ ᱨᱮᱱ ᱦᱚᱲ ᱠᱚ ᱦᱟᱺᱰᱤ ᱴᱩᱠᱩᱡ ᱦᱚᱨᱦᱚ ᱵᱟᱹᱜᱤ ᱦᱚᱪᱚ ᱠᱚᱯᱮ ᱟᱨ ᱱᱚᱝᱠᱟᱱᱟᱜ ᱵᱤᱡᱽᱱᱮᱥ ᱵᱮᱵᱽᱥᱟ ᱮᱦᱚᱵ ᱟᱠᱚ ᱯᱮ ᱡᱟᱛᱮ ᱤᱡᱽᱡᱚᱛ ᱥᱟᱶ ᱥᱟᱶᱛᱮ ᱯᱚᱭᱥᱟ ᱠᱚ ᱠᱟᱢᱟᱣ ᱫᱟᱲᱮᱭᱟᱜ ᱡᱩᱫᱤ ᱦᱟᱺᱰᱤ ᱴᱩᱠᱩᱡ ᱠᱚ ᱦᱚᱨᱦᱚᱭ ᱛᱟᱵᱚᱱᱟ ᱦᱟᱹᱱᱤ ᱜᱟᱹᱫᱩᱡ ᱱᱩᱭ ᱜᱟᱹᱫᱩᱡ ᱟᱭᱢᱟ ᱦᱚᱲ ᱠᱚ ᱜᱟᱹᱫᱩᱡ ᱠᱚᱣᱟ ᱤᱡᱮᱛ ᱦᱚᱸ ᱪᱟᱞᱟᱜᱼᱟ ᱟᱨ ᱡᱟᱹᱥᱛᱤ ᱤᱱᱠᱟᱢ ᱦᱚᱸ ᱵᱟᱝ ᱦᱩᱭᱩᱜᱼᱟ ᱚᱸᱰᱮ ᱵᱚᱱ ᱧᱮᱞ ᱫᱟᱲᱮᱭᱟᱜ ᱠᱟᱱᱟ ᱦᱩᱰᱤᱧ ᱩᱢᱮᱨ ᱨᱮ ᱦᱚᱞᱰᱚ ᱞᱮ ᱟᱹᱠᱷᱨᱤᱧ ᱮᱫᱟ ᱵᱟᱝ ᱠᱟᱱᱟ ᱦᱩᱸ